ᱠᱚᱨᱟᱣ ᱦᱚᱪᱚ ᱧᱚᱜᱽ ᱢᱮ ᱱᱟᱥᱮᱱᱟᱜ ᱡᱩᱢ ᱧᱚᱜᱽ ᱢᱮ ᱱᱟᱥᱮᱱᱟᱜ ᱦᱮᱡ ᱧᱚᱜᱽ ᱢᱮ ᱟᱨ ᱢᱚᱡᱽ ᱛᱮ ᱪᱷᱚᱵᱤ ᱢᱮ ᱢᱟᱱᱮ ᱢᱤᱫᱴᱟᱝ ᱡᱚᱡᱚᱢ ᱛᱤ ᱱᱚᱣᱟᱴᱟᱜ ᱛᱤ ᱤᱭᱟᱹᱭ ᱛᱟᱢ ᱱᱤᱭᱟᱹ ᱫᱚ ᱱᱚᱜᱼᱚᱭ ᱱᱤᱭᱟᱹ ᱛᱤ ᱫᱚ ᱢᱚᱡᱽ ᱜᱮᱛᱟᱭᱟ ᱟᱨ ᱦᱟᱱᱟ ᱛᱤ ᱡᱩᱫᱟᱹ ᱜᱮ ᱧᱮᱞᱚᱜ ᱠᱟᱱᱟ ᱛᱚ ᱯᱩᱭᱞᱩ ᱨᱮ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱡᱤ ᱮᱠᱥᱚ ᱪᱮᱱᱮᱞ ᱯᱟᱦᱴᱟ ᱠᱷᱚᱱ ᱟᱨ ᱢᱤᱫᱴᱟᱝ ᱱᱟᱣᱟ ᱵᱷᱤᱰᱤᱭᱳ ᱨᱮ ᱟᱯᱮ ᱠᱚ ᱥᱟᱹᱜᱩᱱ ᱟᱛᱟᱝ ᱫᱟᱨᱟᱢ ᱛᱚ ᱵᱚᱭᱦᱟ ᱠᱚ ᱛᱮᱦᱮᱧ ᱫᱚ ᱟᱹᱰᱤ ᱫᱩᱠ ᱠᱷᱚᱵᱚᱨ ᱟᱹᱜᱩ ᱠᱟᱛᱮᱧ ᱦᱮᱡ ᱟᱠᱟᱱᱟ ᱡᱟᱦᱟᱸ ᱫᱚ ᱚᱱᱟ ᱞᱟᱦᱟᱨᱮ ᱟᱯᱮ ᱵᱷᱤᱰᱤᱭᱳ ᱠᱞᱤᱯ ᱧᱮᱞ ᱠᱮᱫᱼᱟ ᱚᱱᱟ ᱠᱚ ᱤᱫᱤ ᱠᱟᱛᱮ ᱜᱮ ᱛᱮᱦᱮᱧ ᱫᱚᱵᱚᱱ ᱨᱚᱯᱚᱲᱟᱵᱚᱱ ᱟᱥᱟᱭᱟᱹᱧ ᱥᱟᱱᱟᱢ ᱦᱚᱲ ᱠᱚᱜᱮ ᱱᱟᱯᱟᱭ ᱨᱮᱜᱮ ᱢᱮᱱᱟᱜ ᱯᱮᱭᱟ ᱯᱟᱞᱮ ᱟᱨ ᱤᱧ ᱦᱚᱸᱯᱮ ᱧᱮᱞ ᱫᱟᱲᱮᱭᱟᱹᱧ ᱠᱟᱱᱟ ᱯᱩᱨᱟᱹ ᱵᱤᱱᱫᱟᱥ ᱨᱮ ᱢᱤᱱᱟᱹᱧ ᱛᱟᱵᱚᱱᱟ ᱛᱚ ᱵᱚᱭᱦᱟ ᱠᱚ ᱪᱟᱸᱫᱚ ᱵᱚᱸᱜᱟ ᱴᱷᱮᱱᱤᱧ ᱱᱮᱦᱚᱨᱚᱜᱼᱟ ᱥᱟᱱᱟᱢ ᱦᱚᱲ ᱠᱚᱜᱮ ᱱᱟᱯᱟᱭ ᱨᱮᱵᱚᱱ ᱛᱟᱦᱮᱱ ᱢᱟ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚᱯᱮ ᱥᱟᱵᱥᱠᱨᱟᱭᱤᱵ ᱠᱟᱜ ᱛᱟᱵᱚᱱᱟ ᱞᱟᱭᱤᱠ ᱥᱮᱭᱟᱨ ᱠᱚᱢᱮᱱᱴ ᱟᱞᱚᱯᱮ ᱦᱤᱲᱤᱧ ᱛᱟᱵᱚᱱᱟ ᱛᱚ ᱵᱚᱭᱦᱟ ᱠᱚ ᱛᱮᱦᱮᱧᱟᱜ ᱫᱩᱠ ᱠᱷᱚᱵᱚᱨ ᱟᱸᱡᱚᱢ ᱛᱮ ᱥᱮ ᱛᱮᱦᱮᱧᱟᱜ ᱫᱩᱠ ᱠᱷᱚᱵᱚᱨ ᱧᱮᱞ ᱛᱮ ᱟᱹᱰᱤ ᱦᱟᱦᱟᱲᱟ ᱜᱮ ᱵᱩᱡᱷᱟᱹᱜᱼᱟ ᱟᱨ ᱱᱚᱝᱠᱟᱱ ᱪᱤᱛᱟᱹᱨ ᱟᱯᱮᱧ ᱫᱮᱠᱷᱟᱣ ᱟᱯᱮᱭᱟ ᱱᱚᱣᱟ ᱠᱚ ᱧᱮᱞ ᱠᱟᱛᱮ ᱦᱚᱸ ᱱᱤᱦᱟᱹᱛ ᱟᱯᱮ ᱨᱤᱭᱮᱠᱥᱚᱱ ᱩᱛᱟᱹᱨᱚᱜ ᱟᱯᱮ ᱥᱟᱹᱨᱤ ᱩᱛᱟᱹᱨ ᱜᱮ ᱵᱚᱭᱦᱟ ᱛᱮᱦᱮᱧ ᱫᱚ ᱟᱹᱰᱤ ᱫᱩᱠᱟᱱ ᱠᱷᱚᱵᱚᱨ ᱟᱹᱜᱩ ᱠᱟᱛᱮᱧ ᱦᱮᱡ ᱟᱠᱟᱱ ᱛᱟᱵᱚᱱᱟ ᱡᱟᱦᱟᱸ ᱱᱚᱣᱟ ᱵᱷᱤᱰᱤᱭᱳ ᱠᱞᱤᱯ ᱞᱟᱦᱟ ᱨᱮᱯᱮ ᱧᱮᱞ ᱠᱮᱫ ᱚᱱᱟ ᱤᱫᱤ ᱠᱟᱛᱮ ᱜᱮ ᱦᱟᱸᱜ ᱛᱮᱦᱮᱧ ᱫᱚᱵᱚᱱ ᱜᱟᱞᱚᱪ ᱜᱚᱴᱟᱭᱟᱵᱚᱱ ᱛᱚᱵᱮ ᱫᱮᱞᱟᱵᱚᱱ ᱚᱠᱛᱚ ᱵᱟᱵᱚᱱ ᱵᱤᱞᱚᱢᱟ ᱚᱱᱟ ᱵᱷᱤᱰᱤᱭᱳ ᱠᱞᱤᱯ ᱜᱮ ᱟᱨ ᱠᱟᱹᱴᱤᱡ ᱫᱮᱠᱷᱟᱣ ᱟᱯᱮ ᱜᱮ ᱦᱚᱪᱚ ᱧᱚᱜ ᱢᱮ ᱱᱟᱥᱮᱱᱟᱜ ᱡᱩᱢ ᱧᱚᱜ ᱢᱮ ᱱᱟᱥᱮᱱᱟᱜ ᱦᱮᱡ ᱧᱚᱜ ᱢᱮ ᱟᱨ ᱢᱚᱡᱽ ᱛᱮ ᱪᱷᱚᱵᱤ ᱢᱮ ᱢᱟᱱᱮ ᱢᱤᱫᱴᱟᱝ ᱡᱚᱡᱚᱢ ᱛᱤ ᱱᱚᱣᱟᱴᱟᱜ ᱛᱤ ᱤᱭᱟᱹᱭ ᱛᱟᱢ ᱱᱤᱭᱟᱹ ᱫᱚ ᱱᱚᱣᱟ ᱱᱤᱭᱟᱹ ᱛᱤ ᱫᱚ ᱢᱚᱡᱽ ᱜᱮᱛᱟᱭᱟ ᱟᱨ ᱦᱟᱱᱟ ᱛᱤ ᱡᱩᱫᱟᱹ ᱜᱮ ᱧᱮᱞᱚᱜ ᱠᱟᱱᱟ ᱛᱚ ᱥᱟᱱᱟᱢ ᱠᱚ ᱡᱚᱦᱟᱨ ᱟᱨ ᱛᱮᱦᱮᱧ ᱤᱧ ᱥᱮᱴᱮᱨ ᱢᱤᱱᱟᱹᱧᱟ ᱫᱚᱠᱠᱷᱤᱱ ᱫᱤᱱᱟᱡᱽᱯᱩᱨ ᱨᱮᱱᱟᱝ ᱠᱩᱥᱢᱩᱱᱰᱤ ᱛᱷᱟᱱᱟ ᱢᱚᱭᱥᱟᱜᱩᱲᱤ ᱚᱠᱟ ᱫᱚ ᱟᱭᱨᱟ ᱯᱷᱚᱨᱮᱥ ᱠᱷᱚᱱ ᱯᱚᱪᱷᱤᱢ ᱥᱮᱫ ᱟᱨ ᱠᱩᱥᱢᱩᱱᱰᱤ ᱠᱷᱚᱱ ᱯᱩᱨᱩᱵ ᱢᱚᱝᱜᱚᱞᱯᱩᱨᱟ ᱠᱷᱚᱱ ᱴᱷᱤᱠ ᱩᱛᱟᱹᱨ ᱥᱮᱫ ᱱᱚᱣᱟ ᱡᱟᱭᱜᱟ ᱨᱮ ᱤᱧ ᱥᱮᱴᱮᱨ ᱠᱟᱱᱟ ᱠᱚᱢᱚᱞ ᱪᱚᱲᱮ ᱟᱨ ᱩᱱᱤ ᱜᱤᱫᱽᱨᱟᱹ ᱧᱩᱛᱩᱢ ᱵᱤᱥᱥᱟᱢᱩᱱᱤ ᱪᱚᱲᱮ ᱚᱠᱟ ᱫᱚ ᱱᱤᱭᱟᱹ ᱡᱚᱡᱚᱢ ᱛᱤ ᱯᱷᱤᱞᱮᱨᱤᱭᱟ ᱧᱟᱢ ᱠᱟᱫᱮᱭᱟ ᱠᱟᱹᱴᱤᱡ ᱠᱷᱚᱱ ᱜᱮ ᱛᱚᱵᱮ ᱫᱮᱞᱟ ᱵᱚᱱ ᱧᱮᱞ ᱠᱟᱭ ᱞᱮᱜᱮ ᱟᱠᱚ ᱯᱮᱱᱮ ᱦᱚᱲ ᱱᱩᱠᱩ ᱜᱚᱜᱚ ᱵᱟᱵᱟ ᱟᱨ ᱱᱩᱭ ᱜᱤᱫᱽᱨᱟᱹ ᱢᱮᱱᱟᱜ ᱠᱚᱣᱟ ᱮᱠᱪᱩᱭᱟᱞᱤ ᱥᱚᱢᱚᱥᱥᱟ ᱛᱤᱥ ᱠᱷᱚᱡ ᱦᱩᱭ ᱠᱟᱱᱟ ᱚᱱᱟ ᱞᱟᱹᱭ ᱢᱮ ᱛᱤᱥ ᱠᱷᱚᱡ ᱫᱚ ᱟᱹᱰᱤ ᱠᱟᱹᱴᱤᱡ ᱠᱷᱚᱡ ᱜᱮ ᱟᱨᱠᱤ ᱰᱮᱜ ᱰᱮᱜ ᱜᱷᱟ ᱧᱟᱢ ᱞᱮᱫᱮᱭᱟ ᱛᱤ ᱨᱮ ᱟᱫᱚ ᱛᱤ ᱜᱷᱟ ᱢᱚᱡᱽ ᱮᱱ ᱛᱟᱭᱟ ᱨᱟᱱ ᱪᱮᱫ ᱡᱟᱦᱟᱸ ᱞᱮᱠᱟ ᱞᱟᱜᱟᱣ ᱠᱟᱛᱮ ᱮᱱᱛᱮ ᱨᱟᱱ ᱞᱟᱜᱟᱣ ᱵᱟᱲᱟ ᱠᱟᱛᱮ ᱛᱟᱭᱱᱚᱢ ᱛᱮᱫᱚ ᱚᱱᱟ ᱫᱚ ᱪᱟᱵᱟᱭᱮᱱ ᱠᱷᱟᱡ ᱟᱡ ᱛᱮᱜᱮ ᱛᱟᱭᱚᱢ ᱛᱮ ᱯᱷᱩᱞᱟᱹᱜ ᱠᱟᱱ ᱛᱟᱭᱟ ᱟᱪᱪᱷᱟ ᱱᱟᱥᱮᱱᱟᱜ ᱟᱢ ᱛᱤ ᱩᱫᱩᱜ ᱟᱠᱚ ᱢᱮ ᱫᱤᱥᱚᱢ ᱦᱚᱲ ᱡᱮᱢᱚᱱ ᱟᱢ ᱞᱟᱹᱜᱤᱫ ᱛᱮ ᱡᱚᱛᱚ ᱦᱚᱲ ᱪᱤᱱᱛᱟᱹ ᱚᱱᱟ ᱠᱟᱢ ᱥᱮᱬᱟ ᱦᱚᱪᱚ ᱧᱚᱜ ᱢᱮ ᱱᱟᱥᱮᱱᱟᱜ ᱡᱩᱢ ᱧᱚᱜ ᱢᱮ ᱱᱟᱥᱮᱱᱟᱜ ᱦᱮᱡ ᱧᱚᱜ ᱢᱮ ᱟᱨ ᱢᱚᱡᱽ ᱛᱮ ᱪᱷᱚᱵᱤ ᱢᱮ ᱢᱟᱱᱮ ᱢᱤᱫᱴᱟᱝ ᱡᱚᱡᱚᱢ ᱛᱤ ᱱᱚᱣᱟᱴᱟᱜ ᱛᱤ ᱤᱭᱟᱹᱭ ᱛᱟᱢ ᱦᱮᱸ ᱱᱤᱭᱟᱹ ᱫᱚ ᱱᱚᱜᱼᱚᱭ ᱱᱤᱭᱟᱹ ᱛᱤ ᱫᱚ ᱢᱚᱡᱽ ᱜᱮᱛᱟᱭᱟ ᱟᱨ ᱦᱟᱱᱟ ᱛᱤ ᱡᱩᱫᱟᱹ ᱜᱮ ᱧᱮᱞᱚᱜ ᱠᱟᱱᱟ ᱛᱚ ᱫᱤᱥᱚᱢ ᱦᱚᱲ ᱡᱟᱦᱟᱸᱭ ᱜᱮᱯᱮ ᱧᱮᱞ ᱠᱟᱱ ᱟᱥ ᱟᱨ ᱯᱟᱹᱛᱭᱟᱹᱣ ᱛᱟᱦᱮᱱ ᱛᱤᱧᱟᱹ ᱤᱧᱟᱹᱜ ᱥᱳᱥᱟᱞ ᱢᱤᱰᱤᱭᱟ ᱨᱮ ᱢᱤᱢᱤᱫ ᱦᱚᱲ ᱠᱚᱴᱷᱮᱱ ᱡᱮᱢᱚᱱ ᱡᱟᱹᱥᱛᱤ ᱠᱟᱭᱛᱮ ᱥᱮᱭᱟᱨ ᱯᱮ ᱤᱱᱟᱹ ᱛᱟᱭᱱᱚᱢ ᱪᱮᱫ ᱪᱤᱠᱟᱹᱭᱮᱱᱟ ᱤᱱᱟᱹ ᱛᱟᱭᱱᱚᱢ ᱫᱚ ᱚᱱᱮ ᱚᱱᱟ ᱵᱷᱳᱴ ᱯᱚᱨᱮ ᱟᱨᱠᱤ ᱱᱤᱭᱟᱹ ᱫᱚ ᱱᱟᱥᱮᱭᱟᱜ ᱚᱱᱮ ᱵᱟᱵᱟᱫ ᱞᱮᱫᱮᱭᱟ ᱟᱫᱚ ᱚᱱᱟ ᱫᱚ ᱜᱷᱟᱣ ᱠᱮᱫᱟ ᱤᱭᱟᱹ ᱜᱟᱹᱫᱩᱨ ᱮᱱᱟᱭ ᱟᱫᱚ ᱚᱱᱟ ᱠᱷᱚᱡ ᱫᱚ ᱱᱤᱛᱚᱜ ᱜᱷᱟᱣ ᱮᱱ ᱛᱟᱭᱟ ᱫᱤᱥᱚᱢ ᱦᱚᱲ ᱴᱷᱮᱱ ᱟᱢ ᱱᱤᱭᱟᱹ ᱞᱟᱦᱟᱨᱮ ᱢᱤᱫᱴᱟᱝ ᱟᱨᱫᱟᱥ ᱮᱢ ᱫᱚᱦᱚ ᱞᱮᱫᱟ ᱛᱤᱦᱤᱧ ᱟᱵᱚ ᱥᱟᱱᱛᱟᱲ ᱥᱚᱢᱟᱡᱽ ᱨᱮ ᱥᱟᱱᱛᱷᱟᱞᱤ ᱛᱮ ᱚᱠᱟ ᱵᱷᱤᱰᱤᱭᱳ ᱵᱮᱱᱟᱜ ᱠᱟᱱ ᱱᱚᱣᱟ ᱞᱟᱹᱜᱤᱫ ᱮᱥᱯᱮᱥᱟᱞ ᱟᱢ ᱪᱮᱫ ᱮᱢ ᱞᱟᱹᱭ ᱟᱠᱚᱣᱟ ᱫᱤᱥᱚᱢ ᱦᱚᱲ ᱠᱚ ᱡᱮ ᱪᱮᱫ ᱜᱚᱲᱚᱢ ᱠᱷᱚᱡᱚᱜ ᱠᱟᱱᱟ ᱥᱮ ᱪᱮᱫ ᱤᱧ ᱫᱚ ᱱᱤᱭᱟᱹ ᱜᱮ ᱜᱚᱲᱚᱧ ᱠᱷᱚᱡᱚᱜ ᱠᱟᱱᱟ ᱡᱮᱱᱚ ᱡᱚᱛᱚ ᱦᱚᱲ ᱡᱮᱱᱚ ᱛᱷᱚᱲᱟ ᱛᱷᱚᱲᱟ ᱮᱢ ᱠᱟᱛᱮ ᱠᱚ ᱥᱟᱦᱟᱡᱽᱡᱚᱭᱟᱹᱧ ᱱᱤᱭᱟᱹ ᱮᱠᱟᱣᱩᱱᱴ ᱱᱟᱢᱵᱟᱨ ᱤᱧ ᱦᱟᱛᱟᱣᱟ ᱤᱧᱟᱹᱜ ᱱᱚᱣᱟ ᱵᱷᱤᱰᱤᱭᱳ ᱨᱤᱧ ᱞᱟᱜᱟᱣᱟ ᱟᱨ ᱱᱩᱭ ᱱᱤᱥᱟᱢᱩᱱᱤ ᱵᱤᱥᱟᱢᱩᱱᱤ ᱵᱤᱥᱟᱢᱩᱱᱤ ᱪᱚᱬᱮ ᱱᱩᱭ ᱜᱤᱫᱽᱨᱟᱹ ᱨᱮᱱ ᱵᱟᱵᱟ ᱟᱨ ᱜᱚᱜᱚ ᱢᱮᱱᱟᱭᱟ ᱜᱚᱜᱚ ᱥᱚᱢᱚᱱ ᱜᱟᱞᱢᱟᱨᱟᱣ ᱟᱢ ᱪᱮᱫ ᱮᱢ ᱞᱟᱹᱭ ᱟᱠᱚᱣᱟ ᱫᱤᱥᱚᱢ ᱦᱚᱲ ᱠᱚ ᱪᱮᱫ ᱞᱮᱠᱟᱢ ᱟᱹᱭᱠᱟᱹᱣᱟ ᱫᱤᱥᱚᱢ ᱦᱚᱲᱤᱧ ᱢᱮᱱ ᱢᱮᱛᱟ ᱟᱠᱚᱣᱟ ᱡᱮᱢᱚᱱ ᱜᱤᱫᱽᱨᱟᱹ ᱡᱚᱱᱮᱢ ᱢᱚᱪᱚᱜ ᱛᱤᱧ ᱡᱚᱛᱚ ᱦᱚᱲ ᱴᱷᱮᱱ ᱱᱤᱜᱮ ᱥᱟᱦᱟᱡᱽᱡᱚᱧ ᱠᱷᱚᱡᱚᱜ ᱠᱟᱱᱟ ᱤᱱᱟᱹᱜᱮ ᱛᱚ ᱵᱚᱭᱦᱟ ᱠᱚ ᱱᱚᱣᱟ ᱵᱷᱤᱰᱤᱭᱳ ᱠᱞᱤᱯ ᱢᱟ ᱯᱮ ᱧᱮᱞ ᱠᱮᱫ ᱜᱮ ᱛᱟᱵᱚᱱᱟ ᱯᱮ ᱱᱚᱣᱟ ᱵᱷᱤᱰᱤᱭᱳ ᱠᱞᱤᱯ ᱨᱮᱯᱮ ᱧᱮᱞ ᱠᱮᱫ ᱜᱮᱭᱟ ᱪᱮᱫ ᱞᱮᱠᱟ ᱩᱱᱤ ᱠᱩᱲᱤ ᱜᱤᱫᱽᱨᱟᱹ ᱪᱮᱫ ᱞᱮᱠᱟ ᱩᱱᱤ ᱠᱩᱲᱤ ᱜᱤᱫᱽᱨᱟᱹ ᱦᱟᱨᱠᱮᱛᱚᱜ ᱠᱟᱱᱟᱭ ᱟᱡᱟᱜ ᱡᱚᱡᱚᱢ ᱛᱤᱨᱮ ᱯᱷᱟᱭᱞᱟᱨᱤᱭᱟ ᱥᱮ ᱪᱮᱫ ᱱᱟᱦᱟᱜ ᱠᱚ ᱞᱟᱹᱭ ᱟᱠᱚ ᱱᱚᱝᱠᱟᱱᱟᱜ ᱢᱤᱫᱴᱟᱝ ᱦᱩᱭ ᱟᱠᱟᱱ ᱛᱟᱭᱟ ᱟᱹᱰᱤ ᱡᱚᱞᱚᱱᱚᱜ ᱠᱟᱱᱟᱭ ᱟᱹᱰᱤ ᱠᱚᱥᱴᱚᱜ ᱠᱟᱱᱟᱭ ᱱᱚᱣᱟ ᱧᱮᱞ ᱠᱟᱛᱮ ᱟᱹᱰᱤ ᱦᱟᱦᱟᱲᱟ ᱜᱤᱧ ᱵᱩᱡᱷᱟᱹᱣ ᱠᱮᱫᱼᱟ ᱥᱮ ᱟᱹᱰᱤ ᱠᱚᱥᱴᱚ ᱜᱮ ᱤᱧ ᱦᱚᱧ ᱵᱩᱡᱷᱟᱹᱣ ᱠᱮᱫᱼᱟ ᱥᱟᱹᱨᱤ ᱩᱛᱟᱹᱨ ᱜᱮ ᱱᱩᱱᱟᱹᱜ ᱢᱟᱨᱟᱝ ᱦᱟᱨᱟ ᱡᱩᱣᱟᱹᱱ ᱠᱩᱲᱤ ᱜᱤᱫᱽᱨᱟᱹ ᱟᱡᱟᱜ ᱛᱤ ᱱᱚᱝᱠᱟ ᱟᱠᱟᱱ ᱛᱟᱭᱟ ᱢᱟᱱᱮ ᱱᱩᱱᱟᱹᱜ ᱫᱚᱯᱚᱴ ᱧᱮᱞᱚᱜ ᱠᱟᱱ ᱛᱟᱭᱟ ᱡᱟᱦᱟᱸᱭ ᱦᱚᱸ ᱧᱮᱞ ᱞᱮᱠᱷᱟᱱ ᱟᱹᱰᱤ ᱦᱟᱦᱟᱲᱟ ᱜᱮ ᱵᱩᱡᱷᱟᱹᱣ ᱟᱹᱱᱤᱡ ᱟᱨ ᱛᱤᱱᱟᱹᱜ ᱮ ᱡᱚᱞᱚᱱᱚᱜ ᱠᱟᱱᱟ ᱚᱱᱟ ᱫᱚ ᱱᱟᱦᱟᱜ ᱟᱵᱚ ᱵᱟᱵᱚᱱ ᱞᱟᱹᱭ ᱫᱟᱲᱮᱭᱟᱜᱼᱟ ᱚᱱᱟ ᱫᱚ ᱟᱡ ᱜᱮ ᱵᱩᱡᱷᱟᱹᱣᱮᱫᱼᱟ ᱟᱡᱟᱜ ᱚᱱᱛᱚᱨ ᱨᱮᱱᱟᱜ ᱠᱟᱛᱷᱟ ᱥᱮ ᱟᱡᱟᱜ ᱦᱚᱲᱢᱚ ᱨᱮᱱᱟᱜ ᱠᱟᱛᱷᱟ ᱟᱡ ᱜᱮ ᱵᱩᱡᱷᱟᱹᱣ ᱫᱟᱲᱮᱭᱟᱜᱼᱟ ᱤᱧ ᱫᱚ ᱱᱚᱣᱟ ᱜᱤᱧ ᱢᱮᱱ ᱛᱟᱵᱚᱱᱟ ᱡᱟᱦᱟᱸᱭ ᱱᱩᱠᱤᱱ ᱨᱮᱱ ᱟᱭᱳ ᱵᱟᱵᱟ ᱡᱟᱦᱟᱸᱭ ᱱᱟᱦᱟᱜ ᱩᱱᱤ ᱫᱤᱥᱚᱢᱩᱱᱤ ᱪᱚᱬᱮ ᱨᱮᱱ ᱟᱭᱳᱼᱵᱟᱵᱟ ᱱᱩᱠᱤᱱ ᱴᱷᱮᱱ ᱱᱤᱱᱟᱹᱜ ᱱᱮᱦᱚᱨᱤᱧ ᱫᱚᱦᱚᱭᱟ ᱟᱹᱵᱤᱱ ᱜᱤᱫᱽᱨᱟᱹ ᱠᱷᱚᱱᱮ ᱨᱩᱣᱟᱹᱜ ᱠᱟᱱᱟ ᱜᱤᱫᱽᱨᱟᱹ ᱠᱷᱚᱱ ᱱᱚᱝᱠᱟᱱ ᱨᱩᱣᱟᱹ ᱧᱟᱢ ᱟᱠᱟᱫᱮᱭᱟ ᱮᱱᱠᱷᱟᱱ ᱛᱮ ᱟᱹᱵᱤᱱ ᱛᱮᱦᱮᱧ ᱦᱟᱹᱨᱤᱡ ᱛᱮ ᱫᱩᱲᱩᱵ ᱛᱷᱤᱨ ᱪᱮᱫ ᱞᱮᱠᱟ ᱨᱮᱵᱤᱱ ᱛᱟᱦᱮᱸ ᱫᱟᱲᱮ ᱠᱟᱣᱟ ᱱᱚᱝᱠᱟᱱᱟᱜ ᱠᱚᱫᱚ ᱟᱹᱰᱤ ᱛᱩᱨᱚᱱᱛ ᱛᱮ ᱰᱚᱠᱴᱚᱨ ᱠᱚ ᱫᱮᱠᱷᱟᱣ ᱟᱨ ᱵᱟᱝ ᱡᱟᱦᱟᱸ ᱠᱚᱨᱮ ᱠᱚ ᱵᱟᱰᱟᱭ ᱟᱠᱟᱫ ᱫᱮᱥᱤ ᱨᱟᱱ ᱠᱚ ᱚᱱᱟ ᱠᱚ ᱟᱹᱰᱤ ᱞᱚᱜᱚᱱ ᱵᱮᱵᱷᱟᱨ ᱞᱟᱹᱠᱛᱤ ᱠᱟᱱ ᱛᱟᱦᱮᱸᱫ ᱟᱫᱚ ᱛᱮᱦᱮᱧ ᱱᱩᱱᱟᱹᱜ ᱢᱟᱨᱟᱝ ᱦᱩᱭ ᱟᱠᱟᱱ ᱛᱟᱭᱟ ᱱᱩᱭᱟᱜ ᱱᱩᱭᱟᱜ ᱱᱤᱛᱚᱜ ᱵᱮᱥᱚᱜ ᱞᱟᱹᱜᱤᱫ ᱦᱚᱸ ᱟᱹᱰᱤ ᱚᱥᱚᱢᱵᱷᱚᱵ ᱜᱮᱭᱟ ᱛᱚᱵᱮ ᱨᱮᱦᱚᱸ ᱪᱟᱸᱫᱳ ᱵᱚᱸᱜᱟ ᱴᱷᱮᱱ ᱵᱚᱱ ᱱᱮᱦᱚᱨᱚᱜ ᱟᱵᱚᱱ ᱱᱩᱭ ᱠᱩᱲᱤ ᱜᱤᱫᱽᱨᱟᱹ ᱦᱟᱜ ᱛᱤ ᱵᱮᱥ ᱠᱚᱜ ᱛᱟᱭ ᱢᱟ ᱟᱞᱚ ᱡᱟᱦᱟᱸ ᱪᱤᱠᱟᱹᱜ ᱛᱟᱭ ᱢᱟ ᱚᱱᱟᱜᱮ ᱟᱵᱚᱣᱟᱜ ᱟᱥᱟ ᱟᱨ ᱵᱷᱚᱨᱥᱟ ᱛᱟᱦᱮᱱᱟ ᱥᱟᱱᱟᱢ ᱦᱚᱲ ᱠᱚᱛᱮ ᱵᱚᱱ ᱱᱮᱦᱚᱨᱚᱜ ᱟᱵᱚᱱ ᱡᱮᱢᱚᱱ ᱪᱟᱸᱫᱳ ᱵᱚᱸᱜᱟ ᱴᱷᱮᱱ ᱱᱩᱭ ᱠᱩᱲᱤ ᱜᱤᱫᱽᱨᱟᱹ ᱱᱤᱦᱟᱹᱛᱤ ᱞᱚᱜᱚᱱ ᱫᱷᱟᱨᱟᱛᱮ ᱪᱮᱫ ᱞᱮᱠᱟᱨᱮ ᱵᱮᱥᱚᱜ ᱟᱭ ᱱᱟᱯᱟᱭᱚᱜ ᱟᱭ ᱟᱡᱛᱮ ᱡᱚᱛᱚᱣᱟᱜ ᱠᱟᱹᱢᱤ ᱫᱟᱲᱮᱭᱟᱜᱼᱟ ᱱᱚᱣᱟ ᱫᱚ ᱱᱟᱜ ᱵᱟᱝᱜᱟᱞ ᱯᱚᱱᱚᱛ ᱨᱮᱱᱟᱜ ᱠᱟᱱᱟ ᱡᱟᱦᱟᱸ ᱞᱮᱠᱟ ᱵᱚᱱ ᱟᱸᱡᱚᱢ ᱠᱮᱫ ᱜᱮᱭᱟ ᱟᱹᱛᱩ ᱫᱤᱥᱚᱢ ᱠᱚᱦᱚᱸ ᱵᱚᱱ ᱟᱸᱡᱚᱢ ᱠᱮᱫ ᱜᱮᱭᱟ ᱵᱚᱱ ᱟᱫᱚ ᱱᱚᱣᱟ ᱵᱷᱤᱰᱤᱭᱳ ᱧᱮᱞ ᱠᱟᱛᱮ ᱟᱹᱰᱤ ᱦᱟᱦᱟᱲᱟᱧ ᱵᱩᱡᱷᱟᱹᱣ ᱠᱮᱫ ᱠᱷᱟᱹᱛᱤᱨ ᱤᱧ ᱛᱮᱦᱮᱧ ᱱᱚᱣᱟ ᱵᱷᱤᱰᱤᱭᱳ ᱵᱮᱱᱟᱣ ᱞᱟᱹᱜᱤᱫ ᱤᱧ ᱵᱟᱫᱽᱫᱷᱚᱭᱮᱱᱟ ᱡᱟᱛᱮ ᱠᱤ ᱟᱨ ᱠᱤᱪᱷᱩ ᱜᱟᱱ ᱦᱚᱲ ᱟᱯᱮ ᱯᱮ ᱵᱟᱰᱟᱭ ᱫᱟᱲᱮᱭᱟᱜ ᱛᱟᱵᱚᱱ ᱢᱟ ᱱᱚᱣᱟ ᱵᱷᱤᱰᱤᱭᱳ ᱤᱧ ᱦᱚᱸ ᱟᱹᱰᱤ ᱛᱟᱭᱚᱢ ᱛᱤᱧ ᱧᱟᱢ ᱟᱠᱟᱫᱼᱟ ᱟᱹᱰᱤ ᱛᱟᱭᱚᱢ ᱛᱤᱧ ᱧᱮᱞ ᱠᱮᱫ ᱛᱮ ᱵᱟᱫᱽᱫᱷᱚᱭᱮᱱᱟᱹᱧ ᱱᱚᱣᱟ ᱵᱮᱱᱟᱣ ᱞᱟᱹᱜᱤᱫ ᱥᱮ ᱵᱚᱲᱦᱮᱭᱮᱱᱟᱹᱧ ᱱᱚᱣᱟ ᱵᱟᱝ ᱵᱮᱱᱟᱣ ᱠᱟᱛᱮ ᱤᱧ ᱦᱚᱸ ᱟᱹᱰᱤ ᱠᱚᱥᱴᱚ ᱥᱮ ᱟᱹᱰᱤ ᱫᱩᱠ ᱤᱧ ᱵᱩᱡᱷᱟᱹᱣ ᱠᱮᱫᱼᱟ ᱟᱫᱚ ᱱᱚᱣᱟ ᱛᱟᱞᱟᱨᱮ ᱡᱟᱦᱟᱸ ᱞᱮᱠᱟ ᱱᱟᱦᱟᱜ ᱟᱡ ᱟᱭᱳ ᱟᱡ ᱵᱟᱵᱟ ᱠᱤᱱ ᱞᱟᱹᱭ ᱦᱚᱪᱚ ᱟᱠᱟᱫ ᱠᱤᱱ ᱜᱚᱲᱚ ᱥᱚᱦᱚᱡᱳᱜᱽ ᱠᱤᱱ ᱠᱷᱚᱡᱚᱜ ᱠᱟᱱᱟ ᱠᱤᱱ ᱚᱱᱟ ᱞᱟᱹᱜᱤᱫ ᱛᱮ ᱱᱟᱦᱟᱜ ᱱᱚᱣᱟ ᱥᱠᱨᱤᱱ ᱨᱮ ᱤᱧ ᱯᱷᱳᱱ ᱯᱮ ᱟᱠᱚᱣᱟᱜ ᱤᱧ ᱞᱟᱜᱟᱣᱮᱫ ᱛᱟᱵᱚᱱᱟ ᱡᱟᱦᱟᱸᱭ ᱠᱚ ᱡᱩᱫᱤ ᱯᱮ ᱫᱟᱲᱮᱭᱟᱜ ᱠᱟᱱ ᱛᱟᱵᱚᱱᱟ ᱢᱤᱫ ᱴᱟᱠᱟ ᱵᱟᱨ ᱴᱟᱠᱟ ᱚᱠᱚᱭ ᱚᱠᱟ ᱞᱮᱠᱟ ᱤᱪᱪᱷᱟᱹ ᱥᱮ ᱚᱠᱚᱭ ᱚᱠᱟ ᱞᱮᱠᱟ ᱫᱟᱲᱮ ᱚᱱᱠᱟ ᱜᱮ ᱱᱟᱦᱟᱜ ᱚᱱᱟ ᱯᱷᱳᱱ ᱯᱮ ᱨᱮ ᱵᱷᱮᱡᱟ ᱛᱟᱵᱚᱱ ᱯᱮ ᱟᱨ ᱡᱚᱛᱚ ᱦᱚᱲ ᱛᱮ ᱪᱟᱸᱫᱚ ᱵᱚᱸᱜᱟ ᱴᱷᱮᱱ ᱵᱚᱱ ᱱᱮᱦᱚᱨᱚᱜᱼᱟ ᱥᱮ ᱪᱟᱸᱫᱚ ᱵᱚᱸᱜᱟ ᱴᱷᱮᱱ ᱵᱚᱱ ᱡᱚᱦᱟᱨᱚᱜᱼᱟ ᱵᱚᱱ ᱡᱮᱢᱚᱱ ᱞᱟᱜᱮ ᱫᱷᱟᱨᱟ ᱛᱮ ᱱᱩᱭ ᱠᱩᱲᱤ ᱜᱤᱫᱽᱨᱟᱹ ᱵᱮᱥᱚᱜ ᱢᱟ ᱵᱮᱥ ᱠᱟᱛᱮ ᱟᱡᱟᱜ ᱦᱚᱲᱢᱚ ᱛᱤ ᱡᱟᱸᱜᱟ ᱱᱟᱯᱟᱭ ᱛᱟᱦᱮᱸ ᱞᱮᱱᱠᱷᱟᱱ ᱜᱮ ᱟᱵᱚᱣᱟᱜ ᱠᱩᱥᱤ ᱨᱟᱹᱥᱠᱟᱹ ᱥᱮ ᱟᱡ ᱢᱤᱫᱴᱟᱝ ᱟᱡᱟᱜ ᱱᱟᱣᱟ ᱡᱤᱵᱚᱱᱮ ᱵᱮᱱᱟᱣ ᱫᱟᱲᱮᱭᱟᱜᱼᱟ ᱛᱚ ᱟᱨ ᱥᱟᱱᱟᱢ ᱵᱚᱭᱦᱟ ᱠᱚ ᱱᱮᱦᱚᱨ ᱯᱮ ᱛᱟᱵᱚᱱᱟ ᱡᱟᱦᱟᱸᱭ ᱠᱚᱨᱮᱱ ᱟᱭᱳ ᱵᱟᱵᱟ ᱠᱤ ᱱᱚᱝᱠᱟ ᱜᱤᱫᱽᱨᱟᱹ ᱯᱤᱫᱽᱨᱟᱹ ᱠᱚ ᱨᱩᱣᱟᱹ ᱦᱟᱹᱥᱩᱜ ᱠᱟᱱᱟ ᱠᱚ ᱥᱮ ᱱᱚᱝᱠᱟᱱ ᱟᱡᱟᱨ ᱵᱮᱢᱟᱨ ᱠᱚ ᱧᱟᱢᱮᱫ ᱠᱚᱣᱟ ᱮᱱᱠᱷᱟᱱ ᱛᱮ ᱞᱟᱜᱮ ᱫᱷᱟᱨᱟ ᱜᱮ ᱰᱟᱠᱛᱚᱨ ᱰᱚᱠᱴᱚᱨ ᱥᱟᱞᱟᱜ ᱵᱚᱱ ᱡᱳᱜᱟᱡᱳᱜᱽ ᱢᱟ ᱥᱮ ᱰᱚᱠᱴᱚᱨ ᱠᱚᱴᱷᱮᱱ ᱵᱚᱱ ᱫᱮᱠᱷᱟᱣ ᱠᱚᱢᱟ ᱰᱚᱠᱴᱚᱨ ᱨᱟᱱ ᱠᱚᱛᱮ ᱡᱩᱫᱤ ᱵᱟᱝ ᱵᱮᱥᱚᱜ ᱠᱟᱱ ᱜᱮᱭᱟ ᱮᱱᱠᱷᱟᱱ ᱛᱮ ᱫᱮᱥᱤ ᱨᱟᱱ ᱠᱚ ᱡᱟᱦᱟᱸᱭ ᱢᱮᱱᱟᱜ ᱠᱚᱜᱮ ᱛᱟᱵᱚᱱᱟ ᱟᱵᱚ ᱠᱩᱵᱨᱟᱹᱡ ᱛᱮ ᱡᱟᱦᱟᱸᱭ ᱵᱚᱱ ᱢᱮᱛᱟ ᱠᱚ ᱠᱟᱱᱟ ᱚᱱᱟ ᱠᱚ ᱟᱹᱰᱤ ᱞᱚᱜᱚᱱ ᱵᱚᱱ ᱵᱮᱵᱚᱦᱟᱨ ᱢᱟ ᱡᱟᱛᱮ ᱠᱤ ᱱᱩᱭ ᱠᱩᱲᱤ ᱜᱤᱫᱽᱨᱟᱹ ᱞᱮᱠᱟ ᱛᱮᱦᱮᱧ ᱱᱩᱭ ᱠᱩᱲᱤ ᱜᱤᱫᱽᱨᱟᱹ ᱞᱮᱠᱟᱱᱟᱜ ᱵᱷᱚᱵᱤᱥᱥᱚᱛ ᱨᱮ ᱱᱚᱝᱠᱟ ᱟᱞᱚ ᱦᱩᱭᱩᱜ ᱢᱟ ᱱᱚᱣᱟ ᱟᱨ ᱥᱟᱱᱟᱢ ᱟᱭᱳ ᱵᱟᱵᱟ ᱴᱷᱮᱱ ᱱᱮᱦᱚᱨ ᱛᱟᱦᱮᱱ ᱠᱟᱱᱟ ᱡᱮᱢᱚᱱ ᱡᱟᱦᱟᱸᱭ ᱜᱤᱫᱽᱨᱟᱹ ᱨᱩᱣᱟᱹᱜ ᱠᱟᱱᱟ ᱜᱤᱫᱽᱨᱟᱹ ᱫᱚ ᱟᱞᱚᱵᱚᱱ ᱧᱮᱞ ᱰᱷᱤᱞᱟᱹᱣ ᱠᱚᱢᱟ ᱜᱤᱫᱽᱨᱟᱹ ᱪᱮᱛᱟᱱ ᱨᱮ ᱟᱹᱰᱤ ᱫᱷᱮᱭᱟᱱ ᱫᱚᱦᱚ ᱞᱟᱹᱠᱛᱤ ᱠᱟᱱ ᱜᱮᱭᱟ ᱪᱮᱫᱟᱜ ᱥᱮ ᱵᱟᱹᱭ ᱵᱟᱹᱭᱛᱮ ᱡᱩᱫᱤ ᱦᱩᱰᱤᱧ ᱦᱩᱰᱤᱧᱟᱜ ᱜᱮ ᱥᱮᱬᱟᱜᱼᱟ ᱮᱱᱠᱷᱟᱱ ᱫᱚ ᱚᱱᱟ ᱫᱚ ᱢᱟᱲᱟᱝ ᱥᱮᱱ ᱫᱚ ᱟᱹᱰᱤ ᱠᱨᱤᱴᱤᱠᱟᱞᱚᱜᱼᱟ ᱚᱱᱟ ᱠᱷᱟᱹᱛᱤᱨ ᱡᱟᱹᱯᱤᱫ ᱛᱷᱤᱨ ᱟᱞᱚᱵᱚᱱ ᱛᱟᱦᱮᱱ ᱢᱟ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱱᱚᱣᱟ ᱵᱷᱤᱰᱤᱭᱳ ᱧᱮᱞ ᱠᱟᱛᱮ ᱟᱯᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛ ᱟᱯᱮ ᱠᱚᱢᱮᱱᱴ ᱵᱚᱠᱥ ᱨᱮ ᱠᱚᱢᱮᱱᱴ ᱠᱟᱛᱮ ᱯᱮ ᱵᱟᱲᱟᱭ ᱦᱚᱪᱚᱧ ᱛᱟᱵᱚᱱᱟ ᱟᱨ ᱡᱟᱦᱟᱸᱭ ᱠᱚ ᱪᱮᱱᱮᱞ ᱨᱮ ᱱᱟᱣᱟ ᱢᱮᱱᱟᱜ ᱯᱮ ᱠᱷᱟᱱ ᱪᱮᱱᱮᱞ ᱠᱚᱯᱮ ᱥᱟᱵᱥᱠᱨᱟᱭᱤᱵ ᱠᱟᱜ ᱛᱟᱵᱚᱱᱟ ᱢᱟ ᱮᱱᱠᱷᱟᱱ ᱱᱚᱣᱟ ᱵᱷᱤᱰᱤᱭᱳ ᱱᱚᱰᱮ ᱜᱤᱧ ᱛᱷᱩᱠᱟᱹᱢ ᱠᱟᱜ ᱠᱟᱱ ᱛᱟᱵᱚᱱᱟ ᱧᱟᱯᱟᱢ ᱟᱵᱚᱱ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚ ᱤᱧ ᱯᱟᱦᱴᱟ ᱠᱷᱚᱱ ᱢᱩᱪᱟᱹᱫ ᱠᱩᱲᱵᱩᱴ ᱡᱚᱦᱟᱨ